ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱢᱤᱫᱴᱮᱱ ᱥᱠᱨᱤᱱ ᱨᱮᱜᱮ ᱡᱟᱦᱟᱸ ᱥᱠᱨᱤᱱ ᱯᱮ ᱧᱮᱞ ᱮᱫᱟ ᱱᱚᱣᱟ ᱜᱮ ᱱᱚᱣᱟ ᱨᱮᱜᱮ ᱵᱟᱨᱭᱟ ᱮᱯᱥ ᱢᱤᱫ ᱥᱚᱸᱜᱮ ᱛᱮᱵᱚᱱ ᱵᱮᱵᱚᱦᱟᱨᱟ ᱦᱳᱭᱛᱳ ᱟᱵᱚ ᱤᱭᱩᱴᱩᱵᱽ ᱵᱚᱱ ᱧᱮᱞᱮᱫ ᱛᱟᱦᱮᱱ ᱩᱱ ᱚᱠᱛᱚ ᱟᱵᱚᱣᱟᱜ ᱯᱷᱮᱥᱵᱩᱠ ᱥᱮ ᱦᱳᱣᱟᱴᱥᱮᱯ ᱨᱮ ᱢᱮᱥᱮᱡᱽ ᱦᱮᱡ ᱟᱵᱚᱱᱟ ᱛᱚ ᱚᱱᱟ ᱚᱸᱰᱮ ᱪᱟᱞᱟᱜ ᱞᱟᱹᱜᱤᱫ ᱛᱮ ᱟᱵᱚ ᱦᱳᱢ ᱵᱟᱴᱚᱱ ᱵᱟᱠᱷᱟᱱ ᱨᱤᱥᱮᱱᱴ ᱵᱟᱴᱚᱱ ᱟᱨ ᱵᱟᱠᱷᱟᱱ ᱪᱮᱛᱟᱱ ᱠᱷᱚᱱ ᱱᱳᱴᱤᱯᱷᱤᱠᱮᱥᱚᱱ ᱵᱟᱨ ᱠᱷᱚᱱ ᱚᱨ ᱟᱬᱜᱚ ᱠᱟᱛᱮᱫ ᱟᱵᱚ ᱚᱱᱟ ᱮᱯᱥ ᱨᱮᱵᱚᱱ ᱪᱟᱞᱟᱜᱼᱟ ᱛᱚ ᱛᱮᱦᱮᱧ ᱫᱚ ᱢᱤᱫ ᱥᱚᱸᱜᱮ ᱛᱮᱜᱮ ᱱᱚᱣᱟ ᱥᱠᱨᱤᱱ ᱡᱟᱦᱟᱸ ᱯᱮ ᱧᱮᱞ ᱮᱫᱟ ᱪᱮᱛᱟᱱ ᱨᱮᱫᱚ ᱱᱚᱣᱟ ᱤᱭᱩᱴᱩᱵᱽ ᱨᱮ ᱡᱩᱫᱤ ᱟᱵᱚ ᱵᱚᱱ ᱛᱟᱦᱮᱸ ᱠᱟᱱᱟ ᱛᱚ ᱤᱭᱩᱴᱩᱵᱽ ᱫᱚ ᱪᱮᱛᱟᱱ ᱨᱮ ᱛᱟᱦᱮᱱ ᱛᱟᱵᱚᱱᱟ ᱟᱨ ᱡᱩᱫᱤ ᱯᱷᱮᱥᱵᱩᱠ ᱥᱮ ᱦᱳᱣᱟᱴᱥᱮᱯ ᱨᱮ ᱥᱮ ᱱᱚᱝᱠᱟ ᱜᱮ ᱮᱴᱟᱜ ᱮᱯᱥ ᱨᱮ ᱪᱟᱞᱟᱜ ᱥᱟᱱᱟ ᱵᱚᱱᱟ ᱛᱟᱦᱚᱞᱮ ᱚᱱᱟ ᱫᱚ ᱞᱟᱛᱟᱨ ᱨᱮ ᱦᱤᱡᱩᱜᱼᱟ ᱚᱱᱟ ᱜᱮ ᱪᱮᱫ ᱞᱮᱠᱟ ᱠᱟᱛᱮᱫ ᱵᱚᱱ ᱟᱹᱜᱩᱭᱟ ᱚᱱᱟ ᱜᱮᱧ ᱞᱟᱹᱭ ᱟᱯᱮᱭᱟ ᱛᱚ ᱚᱱᱟ ᱠᱷᱟᱹᱛᱤᱨ ᱟᱨ ᱢᱤᱫᱴᱮᱱ ᱠᱟᱛᱷᱟ ᱚᱠᱟ ᱠᱚ ᱵᱟᱴᱟᱱ ᱪᱮᱫ ᱠᱚ ᱢᱮᱛᱟᱜᱼᱟ ᱢᱤᱫᱴᱮᱡ ᱫᱚᱯᱮ ᱵᱟᱲᱟᱭ ᱜᱮᱭᱟ ᱵᱮᱠ ᱵᱟᱴᱟᱱ ᱫᱚ ᱚᱠᱟᱴᱟᱜ ᱡᱟᱦᱟᱸ ᱛᱮᱫᱚ ᱵᱚᱱ ᱯᱟᱹᱪᱷᱞᱟᱹ ᱨᱮᱵᱚᱱ ᱦᱤᱡᱩᱜᱼᱟ ᱟᱨ ᱛᱟᱞᱟ ᱨᱮ ᱡᱟᱦᱟᱸ ᱵᱟᱴᱟᱱ ᱛᱟᱦᱮᱱᱟ ᱚᱱᱟ ᱫᱚ ᱦᱳᱢ ᱵᱟᱴᱚᱱ ᱠᱚ ᱢᱮᱛᱟᱜᱼᱟ ᱟᱨ ᱟᱨ ᱢᱤᱫᱴᱮᱱ ᱡᱟᱦᱟᱸ ᱵᱟᱴᱚᱱ ᱛᱟᱦᱮᱱᱟ ᱵᱟᱹᱠᱤ ᱚᱱᱟ ᱫᱚᱠᱚ ᱢᱮᱛᱟᱜ ᱠᱟᱱᱟ ᱨᱤᱥᱮᱱᱴ ᱵᱟᱴᱚᱱ ᱛᱚ ᱡᱟᱦᱟᱸᱭ ᱠᱚ ᱵᱟᱯᱮ ᱵᱟᱲᱟᱭᱟ ᱩᱱᱠᱩ ᱮᱠᱴᱩ ᱪᱷᱚᱵᱤ ᱨᱮᱧ ᱩᱫᱩᱜ ᱟᱯᱮ ᱞᱮᱜᱮ ᱛᱚ ᱚᱱᱟ ᱠᱷᱟᱹᱛᱤᱨ ᱛᱮ ᱟᱵᱚ ᱤᱧᱤᱧ ᱥᱮᱱ ᱮᱱᱟ ᱜᱮᱞᱟᱨᱤ ᱨᱮ ᱛᱚ ᱜᱮᱞᱟᱨᱤ ᱨᱮᱱᱟᱜ ᱧᱮᱞ ᱮᱫᱟᱯᱮ ᱱᱚᱰᱮ ᱪᱷᱚᱵᱤ ᱨᱮ ᱟᱭᱠᱚᱱ ᱦᱮᱱᱟᱜᱼᱟ ᱛᱚ ᱱᱚᱣᱟ ᱠᱚᱜᱮ ᱚᱠᱟᱴᱟᱜ ᱪᱮᱫ ᱵᱟᱴᱚᱱ ᱠᱚ ᱢᱮᱛᱟᱜ ᱠᱟᱱᱟ ᱚᱱᱟ ᱫᱟᱜᱽ ᱛᱟᱞᱟᱛᱮᱧ ᱩᱫᱩᱜ ᱟᱯᱮ ᱠᱟᱱᱟ ᱛᱚ ᱡᱟᱦᱟᱸ ᱨᱮᱧ ᱫᱟᱜᱽ ᱛᱟᱞᱟ ᱠᱮᱫ ᱠᱚᱣᱟ ᱚᱱᱟ ᱫᱚᱠᱚ ᱢᱮᱛᱟᱜ ᱠᱟᱱᱟ ᱵᱮᱠ ᱵᱟᱴᱟᱱ ᱟᱨ ᱛᱟᱞᱟ ᱨᱮ ᱡᱟᱦᱟᱸ ᱛᱟᱦᱮᱱᱟ ᱮᱱᱟᱱ ᱨᱮᱧ ᱞᱟᱹᱭ ᱠᱮᱫᱟ ᱚᱱᱟ ᱫᱚᱠᱚ ᱢᱮᱛᱟᱜᱼᱟ ᱦᱳᱢ ᱵᱟᱴᱟᱱ ᱟᱨ ᱵᱟᱹᱠᱤ ᱡᱟᱦᱟᱸ ᱢᱮᱱᱟᱜᱼᱟ ᱚᱱᱟ ᱫᱚᱠᱚ ᱢᱮᱛᱟᱜ ᱠᱟᱱᱟ ᱨᱤᱥᱮᱱ ᱵᱟᱴᱟᱱ ᱛᱚ ᱡᱚᱡᱚᱢ ᱨᱮᱦᱚᱸ ᱛᱟᱦᱮᱸ ᱫᱟᱲᱮᱭᱟᱜᱼᱟ ᱞᱮᱸᱜᱟ ᱨᱮᱦᱚᱸ ᱛᱟᱦᱮᱸ ᱫᱟᱲᱮᱭᱟᱜᱼᱟ ᱪᱮᱛᱟᱱ ᱨᱮᱯᱮ ᱧᱮᱞ ᱮᱫᱟ ᱨᱤᱥᱮᱱ ᱵᱟᱴᱟᱱ ᱞᱮᱸᱜᱟ ᱨᱮ ᱢᱮᱱᱟᱜᱼᱟ ᱟᱨ ᱱᱚᱣᱟ ᱞᱟᱛᱟᱨ ᱨᱮᱱᱟᱜ ᱯᱮ ᱧᱮᱞ ᱮᱫᱟ ᱱᱚᱣᱟ ᱨᱮᱱᱟᱜ ᱡᱚᱡᱚᱢ ᱨᱮ ᱛᱚ ᱡᱚᱛᱚ ᱥᱮᱫ ᱜᱮ ᱛᱟᱦᱮᱸ ᱫᱟᱲᱮᱭᱟᱜᱼᱟ

ᱚᱸᱰᱮ ᱠᱷᱚᱡ ᱱᱟᱥᱮᱱᱟᱜ ᱤᱧ ᱤᱭᱟᱹ ᱞᱮᱜᱮ ᱵᱮᱠ ᱟᱠᱟᱱ ᱛᱤᱧᱟᱹ ᱛᱚ ᱤᱭᱩᱴᱩᱵᱽ ᱤᱧ ᱞᱤᱝᱠ ᱛᱷᱤᱨ ᱠᱮᱫᱟ ᱛᱚ ᱤᱭᱩᱴᱩᱵᱽ ᱞᱤᱝᱠ ᱛᱷᱤᱨ ᱠᱟᱛᱮ ᱵᱮᱠ ᱞᱮᱜᱮᱧ ᱟᱨ ᱠᱟᱹᱴᱤᱡ ᱤᱭᱩᱴᱩᱵᱽ ᱤᱧ ᱞᱤᱝᱠ ᱛᱷᱤᱨ ᱠᱮᱫᱟ ᱛᱚ ᱯᱩᱭᱞᱩ ᱨᱮ ᱡᱟᱦᱟᱸ ᱯᱮ ᱧᱮᱞ ᱧᱟᱢᱫᱟ ᱚᱱᱟ ᱫᱚᱠᱚ ᱢᱮᱛᱟᱜ ᱠᱟᱱᱟ ᱞᱚᱠ ᱛᱟᱨᱯᱚᱨ ᱱᱚᱣᱟ ᱡᱟᱦᱟᱸ ᱚᱱᱟ ᱫᱚ ᱥᱯᱞᱤᱴ ᱮᱥ ᱯᱤ ᱟᱭ ᱮᱞ ᱴᱤ ᱟᱨ ᱱᱚᱣᱟ ᱫᱚ ᱥᱮᱴᱤᱝ ᱛᱚ ᱟᱵᱚᱣᱟᱜ ᱠᱟᱹᱢᱤ ᱦᱩᱭᱩᱜᱼᱟ ᱱᱚᱣᱟ ᱛᱟᱞᱟ ᱨᱮᱱᱟᱜ ᱡᱟᱦᱟᱸ ᱥᱯᱞᱤᱴ ᱱᱚᱣᱟ ᱨᱮ ᱛᱚ ᱚᱱᱟ ᱨᱮᱵᱚᱱ ᱞᱤᱱᱟ ᱟᱨ ᱡᱩᱫᱤ ᱡᱟᱦᱟᱸᱭᱟᱜ ᱱᱚᱝᱠᱟ ᱚᱯᱥᱮᱱ ᱵᱟᱝ ᱦᱤᱡᱩᱜᱼᱟ ᱟᱯᱮ ᱠᱚᱫᱚ ᱱᱚᱣᱟ ᱡᱟᱦᱟᱸ ᱱᱚᱝᱠᱟ ᱞᱤᱱ ᱛᱷᱤᱨ ᱞᱮᱠᱷᱟᱡ ᱜᱮ ᱚᱯᱥᱮᱱ ᱱᱚᱰᱮ ᱯᱮ ᱧᱟᱢᱟ ᱪᱮᱛᱟᱱ ᱨᱮ ᱵᱮᱠ ᱠᱤᱫᱟᱹᱧ ᱞᱤᱱ ᱛᱷᱤᱨ ᱞᱮᱠᱷᱟᱡ ᱜᱮ ᱱᱚᱝᱠᱟᱱ ᱪᱮᱛᱟᱱ ᱨᱮ ᱚᱯᱥᱮᱱ ᱵᱟᱨᱭᱟ ᱰᱚᱴ ᱯᱮ ᱧᱟᱢᱟ ᱱᱚᱣᱟ ᱯᱟᱥᱴᱟ ᱨᱮ ᱵᱟᱠᱷᱟᱡ ᱱᱚᱣᱟ ᱯᱟᱥᱴᱟ ᱢᱟᱱᱮ ᱪᱮᱛᱟᱱ ᱨᱮᱯᱮ ᱧᱟᱢᱟ ᱚᱸᱰᱮ ᱠᱷᱚᱡ ᱥᱯᱞᱤᱴ ᱮᱥ ᱯᱤ ᱟᱭ ᱮᱞ ᱴᱤ ᱚᱱᱟ ᱚᱯᱥᱮᱱ ᱨᱮᱯᱮ ᱠᱞᱤᱠ ᱞᱟᱜᱟᱣ ᱯᱮᱭᱟ ᱛᱚ ᱤᱧ ᱫᱚ ᱱᱚᱸᱰᱮ ᱠᱟᱱ ᱛᱤᱧᱟᱹ ᱚᱯᱥᱮᱱ ᱱᱚᱸᱰᱮ ᱛᱚ ᱱᱚᱸᱰᱮᱧ ᱠᱞᱤᱠᱟ ᱠᱞᱤᱠ ᱞᱮᱠᱷᱟᱡ ᱱᱤᱝᱠᱟᱹ ᱤᱱᱴᱟᱨᱯᱷᱮᱥ ᱦᱤᱡᱩᱜᱼᱟ ᱛᱚ ᱟᱵᱚ ᱚᱠᱟ ᱨᱮᱵᱚᱱ ᱪᱟᱞᱟᱜ ᱥᱟᱱᱟ ᱵᱚᱱᱟ ᱡᱩᱫᱤ ᱯᱷᱮᱥᱵᱩᱠ ᱨᱮ ᱛᱟᱦᱚᱞᱮ ᱦᱳᱢ ᱵᱟᱴᱚᱱ ᱨᱮ ᱠᱞᱤᱠ ᱠᱟᱛᱮ ᱟᱵᱚ ᱯᱷᱮᱥᱵᱩᱠ ᱵᱚᱱ ᱳᱯᱮᱱᱟ ᱛᱚ ᱯᱷᱮᱥᱵᱩᱠ ᱤᱧ ᱳᱯᱮᱱ ᱠᱮᱫᱟ ᱛᱚ ᱧᱮᱞ ᱫᱟᱯᱮ ᱪᱮᱛᱟᱱ ᱨᱮ ᱱᱚᱜᱼᱚᱭ ᱪᱮᱛᱟᱱ ᱨᱮᱫᱚ ᱤᱭᱩᱴᱩᱵᱽ ᱠᱟᱱᱟ ᱧᱮᱞ ᱫᱟᱯᱮ ᱵᱟᱝ ᱚᱞᱚᱜ ᱠᱟᱱᱟ ᱪᱮᱛᱟᱱ ᱨᱮᱫᱚ ᱤᱭᱩᱴᱩᱵᱽ ᱟᱨ ᱞᱟᱛᱟᱨ ᱨᱮᱫᱚ ᱯᱷᱮᱥᱵᱩᱠ ᱳᱠᱮ ᱛᱚ ᱟᱨ ᱢᱤᱫ ᱫᱷᱟᱣ ᱤᱧ ᱤᱭᱟᱹᱭᱮᱫᱟ ᱞᱮᱱ ᱛᱷᱤᱨ ᱠᱤᱫᱟᱹᱧ ᱛᱚ ᱞᱮᱱ ᱛᱷᱤᱨ ᱟᱵᱚᱱ ᱥᱯᱞᱤᱴ ᱛᱟᱨᱯᱚᱨ ᱤᱭᱩᱴᱩᱵᱽ ᱛᱚ ᱪᱮᱛᱟᱱ ᱨᱮ ᱯᱷᱮᱥᱵᱩᱠ ᱞᱟᱛᱟᱨ ᱨᱮ ᱤᱭᱩᱴᱩᱵᱽ ᱱᱚᱝᱠᱟ ᱠᱟᱛᱮᱫ ᱢᱤᱫ ᱥᱚᱸᱜᱮ ᱛᱮᱜᱮ ᱵᱟᱱᱟᱨ ᱮᱯᱥ ᱨᱮᱱᱟᱜ ᱠᱟᱹᱢᱤ ᱵᱚᱱ ᱠᱟᱹᱢᱤ ᱫᱟᱲᱮᱭᱟᱜᱼᱟ ᱛᱚ ᱱᱤᱭᱟᱹᱜᱮ ᱛᱟᱦᱮᱸ ᱠᱟᱱᱟ ᱵᱷᱤᱰᱤᱭᱳ ᱫᱚ ᱪᱮᱫ ᱞᱮᱠᱟ ᱯᱮ ᱵᱩᱡᱷᱟᱹᱣ ᱠᱮᱫᱟ ᱢᱚᱡᱽ ᱯᱮ ᱵᱩᱡᱷᱟᱹᱣ ᱠᱮᱫ ᱠᱷᱟᱡ ᱫᱚ ᱞᱟᱭᱤᱠ ᱮᱢᱟᱜ ᱯᱮ ᱟᱨ ᱱᱚᱝᱠᱟ ᱜᱮ ᱡᱩᱫᱤ ᱥᱮᱬᱟ ᱨᱮᱱᱟᱜ ᱵᱷᱤᱰᱤᱭᱳ ᱧᱮᱞ ᱥᱟᱱᱟ ᱯᱮᱭᱟ ᱛᱟᱦᱚᱞᱮ ᱪᱮᱱᱮᱞ ᱚᱵᱚᱥᱥᱳᱭ ᱥᱟᱵᱥᱠᱨᱟᱭᱤᱵᱽ ᱯᱮ ᱟᱨ ᱡᱟᱦᱟᱱᱟᱜ ᱢᱮᱱ ᱛᱮᱱᱟᱜ ᱛᱟᱦᱮᱱ ᱠᱷᱟᱡ ᱠᱚᱢᱮᱱᱴ ᱨᱮ ᱞᱟᱹᱭ ᱯᱮ ᱛᱚ ᱟᱨ ᱢᱤᱫᱴᱮᱱ ᱠᱟᱛᱷᱟ ᱱᱚᱜᱼᱚᱭ ᱱᱚᱰᱮ ᱡᱟᱦᱟᱸ ᱟᱭᱠᱚᱱ ᱯᱮ ᱧᱮᱞ ᱮᱫᱟ ᱵᱟᱝ ᱚᱞᱚᱜ ᱠᱟᱱᱟ ᱱᱚᱰᱮ ᱛᱟᱞᱟ ᱨᱮ ᱡᱟᱦᱟᱸ ᱫᱟᱜᱽ ᱧᱮᱞᱚᱜ ᱠᱟᱱᱟ ᱚᱸᱰᱮ ᱠᱷᱚᱡ ᱪᱮᱛᱟᱱ ᱞᱟᱛᱟᱨ ᱠᱟᱛᱮ ᱵᱚᱱ ᱠᱟᱹᱴᱤᱡ ᱞᱟᱹᱴᱩ ᱫᱟᱲᱮᱭᱟᱜᱼᱟ ᱡᱟᱦᱟᱸᱴᱟᱜ ᱡᱟᱦᱟᱸ ᱛᱤᱱᱟᱹᱜ ᱫᱚᱨᱠᱟᱨ ᱛᱟᱵᱚᱱ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱮᱧ ᱢᱩᱪᱟᱹᱫ ᱮᱫᱟ ᱛᱚ ᱱᱚᱣᱟ ᱮᱯᱥ ᱠᱷᱚᱡ ᱪᱮᱫ ᱞᱮᱠᱟ ᱛᱮᱵᱚᱱ ᱩᱰᱩᱠᱚᱜᱼᱟ ᱛᱚ ᱪᱮᱛᱟᱱ ᱨᱮ ᱡᱩᱫᱤ ᱯᱮ ᱧᱮᱞᱟ ᱛᱟᱦᱚᱞᱮ ᱢᱤᱫᱴᱮᱱ ᱮᱯᱥ ᱢᱮᱱᱟᱜ ᱜᱮᱭᱟ ᱛᱚ ᱟᱵᱚ ᱡᱩᱫᱤ ᱯᱷᱮᱥᱵᱩᱠ ᱵᱚᱱ ᱳᱯᱮᱱᱟ ᱧᱮᱞ ᱫᱟᱯᱮ ᱞᱟᱛᱟᱨ ᱨᱮᱫᱚ ᱯᱷᱮᱥᱵᱩᱠ ᱪᱮᱛᱟᱱ ᱨᱮᱫᱚ ᱚᱱᱟ ᱮᱯᱥ ᱢᱮᱱᱟᱜᱼᱟ ᱛᱚ ᱚᱱᱟ ᱮᱯᱥ ᱠᱷᱚᱡ ᱡᱩᱫᱤ ᱩᱰᱩᱠ ᱥᱟᱱᱟ ᱵᱚᱱᱟ ᱛᱟᱦᱚᱞᱮ ᱵᱮᱠ ᱨᱮᱵᱚᱱ ᱠᱞᱤᱠ ᱞᱮᱠᱷᱟᱡ ᱞᱟᱛᱟᱨ ᱠᱷᱚᱡ ᱫᱚᱵᱚᱱ ᱩᱰᱩᱠᱚᱜᱼᱟ ᱢᱮᱱᱠᱷᱟᱱ ᱪᱮᱛᱟᱱ ᱨᱮ ᱡᱟᱦᱟᱸ ᱧᱮᱞ ᱯᱮ ᱪᱮᱛᱟᱱ ᱨᱮ ᱮᱠᱡᱤᱴ ᱚᱞ ᱦᱮᱱᱟᱜᱼᱟ ᱛᱚ ᱱᱚᱣᱟ ᱮᱠᱡᱤᱴ ᱵᱟᱴᱚᱱ ᱨᱮ ᱠᱞᱤᱠ ᱞᱟᱜᱟᱣ ᱯᱮᱱᱟ ᱱᱚᱜᱼᱚᱭ ᱱᱚᱰᱮ ᱮᱠᱡᱤᱴ ᱚᱞ ᱦᱮᱱᱟᱜᱼᱟ ᱧᱮᱞ ᱫᱟᱯᱮ ᱪᱮᱛᱟᱱ ᱨᱮ ᱱᱚᱣᱟ ᱮᱠᱡᱤᱴ ᱴᱷᱮᱱ ᱠᱞᱤᱠ ᱞᱮᱠᱷᱟᱡ ᱜᱮ ᱟᱵᱚ ᱚᱱᱟ ᱮᱯᱥ ᱠᱷᱚᱡ ᱵᱚᱱ ᱩᱰᱩᱠᱚᱜᱼᱟ ᱟᱨ ᱵᱮᱠ ᱨᱮᱵᱚᱱ ᱪᱟᱞᱟᱜᱼᱟ ᱛᱚᱵᱮ ᱠᱷᱟᱡ ᱜᱮ ᱟᱵᱚ ᱯᱩᱨᱟᱹ ᱯᱩᱨᱤ ᱢᱟᱱᱮ ᱚᱱᱟ ᱯᱚᱫᱽᱫᱷᱚᱛᱤ ᱠᱷᱚᱡ ᱫᱚᱵᱚᱱ ᱩᱰᱩᱠ ᱮᱱᱟ ᱛᱚ ᱱᱤᱭᱟᱹ ᱜᱮ ᱛᱟᱦᱮᱸ ᱠᱟᱱᱟ ᱵᱷᱤᱰᱤᱭᱳ